ᱡᱚᱦᱟᱨ ᱜᱮ ᱥᱟᱱᱟᱢ ᱤᱭᱩᱴᱩᱵᱽ ᱧᱮᱞ ᱵᱤᱦᱟ ᱢᱤᱥᱤ ᱠᱚ ᱤᱧ ᱨᱤᱱᱟᱞ ᱢᱟᱨᱰᱤ ᱟᱨ ᱛᱟᱢ ᱫᱟᱨᱟ ᱟᱯᱮᱧ ᱟᱵᱚ ᱫᱤᱥᱚᱢ ᱠᱟᱛᱷᱟ ᱤᱭᱩᱴᱩᱵᱽ ᱪᱮᱱᱮᱞ ᱛᱚ ᱜᱟᱛᱮ ᱠᱚ ᱛᱤᱱ ᱵᱚ ᱜᱟᱞᱢᱟᱨᱟᱜᱼᱟ ᱚᱞ ᱪᱤᱠᱤ ᱛᱚ ᱚᱞ ᱪᱤᱠᱤ ᱢᱳᱵᱟᱭᱤᱞ ᱨᱮ ᱢᱮᱱᱟᱜᱼᱟ ᱥᱮ ᱵᱟᱹᱱᱩᱜᱼᱟ ᱚᱱᱟ ᱵᱚᱱ ᱧᱮᱞ ᱞᱟᱹᱜᱤᱫ ᱟᱨ ᱟᱵᱚ ᱚᱞ ᱪᱤᱠᱤ ᱚᱠᱟ ᱠᱚᱨᱮ ᱱᱤᱛᱚᱝ ᱯᱟᱥᱱᱟᱜ ᱠᱟᱱᱟ ᱟᱨ ᱛᱤᱱᱟᱹᱜ ᱦᱟᱨᱟ ᱵᱩᱨᱩᱭᱮᱱ ᱛᱟᱵᱚᱱᱟ ᱚᱱᱟ ᱠᱚᱵᱚᱱ ᱧᱮᱞᱟ ᱵᱟᱲᱟᱭ ᱧᱟᱢ ᱠᱟᱱᱟ ᱟᱨ ᱟᱭᱳᱫᱷᱭᱟ ᱨᱮᱦᱚᱸ ᱚᱞ ᱠᱟᱱᱟ ᱟᱨ ᱵᱟᱲᱟᱭ ᱧᱟᱢ ᱠᱟᱱᱟ ᱟᱭᱢᱟ ᱞᱮᱠᱟᱱ ᱨᱮᱞᱣᱮ ᱥᱴᱮᱥᱚᱱ ᱨᱮᱦᱚᱸ ᱚᱞ ᱠᱟᱱᱟ ᱯᱩᱨᱩᱞᱤᱭᱟ ᱦᱚᱸ ᱡᱷᱟᱲᱠᱷᱚᱸᱰ ᱦᱚᱸ ᱟᱫᱚ ᱪᱷᱮᱞᱮ ᱵᱚᱱ ᱧᱮᱞᱟ ᱟᱵᱚ ᱢᱳᱵᱟᱭᱤᱞ ᱨᱮ ᱢᱮᱱᱟᱜᱼᱟ ᱥᱮ ᱵᱟᱹᱱᱩᱜᱼᱟ ᱥᱮ ᱮᱲᱮ ᱠᱟᱛᱷᱟ ᱠᱟᱱᱟ ᱚᱞ ᱪᱤᱠᱤ ᱛᱤᱱᱟᱹᱜ ᱟᱸᱴ ᱟᱵᱚᱣᱟᱜ ᱱᱤᱛᱚᱝ ᱯᱨᱚᱜᱚᱛᱤ ᱨᱮᱱᱟᱜ ᱛᱤᱱᱟᱹᱜ ᱟᱸᱴ ᱥᱮᱬᱟ ᱟᱠᱟᱱᱟ ᱟᱨ ᱟᱵᱚᱣᱟᱜ ᱡᱮ ᱢᱤᱥᱚᱱ ᱢᱮᱱᱟᱜᱼᱟ ᱫᱩ ᱦᱟᱡᱟᱨ ᱯᱚᱸᱪᱤᱥ ᱞᱟᱹᱜᱤᱫ ᱪᱮᱫ ᱠᱚ ᱠᱟᱹᱢᱤ ᱪᱟᱞᱟᱜ ᱠᱟᱱ ᱛᱟᱵᱚᱱᱟ ᱫᱤᱥᱚᱢ ᱫᱩᱱᱤᱭᱟᱹ ᱨᱮ ᱛᱚ ᱫᱮᱞᱟ ᱵᱚᱱ ᱧᱮᱞ ᱞᱟᱹᱜᱤᱫ ᱛᱚ ᱡᱚᱦᱟᱨ ᱜᱮ ᱥᱟᱱᱟᱢ ᱜᱟᱛᱮ ᱠᱚᱜᱮ ᱫᱮᱞᱟ ᱵᱚᱱ ᱧᱮᱞ ᱞᱟᱹᱜᱤᱫ ᱮᱱᱠᱷᱟᱡ ᱥᱟᱱᱛᱟᱲᱤ ᱚᱞᱪᱤᱠᱤ ᱵᱷᱟᱥᱟ

ᱪᱮᱫ ᱪᱮᱢ ᱚᱞᱟ ᱡᱚᱦᱟᱨ ᱜᱮᱢ ᱚᱞᱟ ᱡᱚᱦᱟᱨ ᱜᱮ ᱛᱚ ᱡᱟᱦᱟᱱᱟᱜ ᱜᱮ ᱟᱢᱟᱜ ᱢᱚᱱ ᱨᱮ ᱪᱮᱫ ᱠᱚ ᱠᱟᱛᱷᱟ ᱢᱮᱱᱟᱜ ᱚᱞ ᱫᱟᱲᱮᱭᱟᱜ ᱠᱟᱱᱟ ᱪᱤᱴᱤᱝ ᱯᱮ ᱵᱷᱟᱥᱟ ᱫᱚ ᱚᱱᱮ ᱠᱚ ᱢᱮᱱᱟ ᱱᱚᱣᱟ ᱞᱮᱝᱜᱩᱭᱮᱡᱽ ᱫᱚ ᱢᱮᱱᱟᱜ ᱜᱮᱭᱟ

ᱚᱞ ᱪᱤᱠᱤ ᱱᱚᱜᱼᱚᱭ ᱵᱩᱡᱷᱟᱹᱣ ᱠᱮᱫᱟ ᱵᱚᱱ ᱚᱞ ᱪᱤᱠᱤ ᱵᱚᱱ ᱥᱟᱨᱪ ᱠᱮᱫᱟ ᱵᱟᱝ ᱛᱚ ᱛᱤᱱᱟᱹᱜ ᱰᱷᱮᱨ ᱚᱞ ᱪᱤᱠᱤ ᱵᱟᱞᱟ ᱦᱮᱡ ᱮᱱᱟ ᱚᱱᱟ ᱧᱮᱞ ᱯᱮ ᱜᱟᱹᱠᱷᱟᱹᱲᱤᱭᱟᱹ ᱢᱮᱱᱟᱜ ᱠᱚᱣᱟ ᱛᱤᱱᱟᱹᱜ ᱟᱵᱚᱨᱮᱱ ᱡᱟᱱᱠᱟᱨ ᱦᱚᱲ ᱢᱮᱱᱟᱜ ᱠᱚᱣᱟ ᱚᱞ ᱪᱤᱠᱤ ᱧᱮᱞ ᱢᱮ ᱟᱵᱚᱣᱟᱜ ᱟᱯᱷᱨᱤᱠᱟ ᱨᱮᱱ ᱜᱤᱫᱽᱨᱟᱹ ᱦᱚᱸᱠᱚ ᱪᱮᱫᱟ ᱤᱱᱰᱤᱭᱟ ᱫᱚ ᱪᱮᱫ ᱟᱵᱚ ᱚᱞᱪᱤᱠᱤ ᱢᱤᱥᱚᱱ ᱫᱩ ᱦᱟᱡᱟᱨ ᱯᱚᱸᱪᱤᱥ ᱢᱟ ᱵᱷᱟᱨᱚᱛ ᱨᱮ ᱵᱟᱠᱚ ᱵᱟᱵᱚᱱ ᱵᱟᱵᱚᱱ ᱠᱩᱥᱤᱭᱟᱜ ᱠᱟᱱᱟ ᱢᱮᱱᱠᱷᱟᱱ ᱧᱮᱞ ᱯᱮ ᱜᱟᱛᱮ ᱠᱚ ᱟᱯᱷᱤᱨ ᱠᱟ ᱨᱮ ᱜᱤᱫᱽᱨᱟᱹ ᱠᱚ ᱪᱮᱫ ᱠᱚ ᱢᱮᱱᱫᱟ ᱧᱮᱞ ᱯᱮ ᱚ ᱚ ᱛ ᱚ ᱜ ᱝ ᱚᱞ ᱟ ᱟ ᱠ ᱟᱡ ᱟᱢ ᱟᱣ ᱚᱞᱪᱤᱠᱤ ᱚᱞᱪᱤᱠᱤ ᱚᱞᱪᱤᱠᱤ ᱚᱞ ᱪᱤᱠᱤ ᱧᱮᱞ ᱯᱮ ᱵᱟᱹᱧ ᱨᱚᱲ ᱵᱟᱹᱧ ᱨᱚᱲ ᱞᱮᱫᱟ ᱜᱟᱛᱮ ᱮᱱᱟᱱ ᱠᱚ ᱜᱟᱛᱮ ᱠᱚ ᱵᱚᱞᱮ ᱨᱮᱹᱞ ᱴᱮᱥᱚᱱ ᱨᱮ ᱚᱞ ᱟᱠᱟᱱᱟ ᱟᱭᱢᱟ ᱡᱟᱭᱜᱟ ᱨᱮ ᱚᱞ ᱧᱮᱞ ᱯᱮ ᱥᱮ ᱚᱞ ᱪᱤᱠᱤ ᱚᱞ ᱪᱤᱠᱤ ᱛᱚ ᱚᱞ ᱪᱤᱠᱤ ᱨᱮ ᱫᱟᱲᱮ ᱢᱮᱱᱟᱜᱼᱟ ᱵᱚᱭᱦᱟ ᱠᱚ ᱚᱞ ᱛᱟᱵᱚᱱ ᱯᱮ ᱯᱟᱲᱦᱟᱜ ᱛᱟᱵᱚᱱ ᱯᱮ ᱟᱵᱚᱣᱟᱜ ᱠᱟᱱᱟ ᱱᱚᱣᱟ ᱫᱚ ᱟᱵᱚᱣᱟᱜ ᱜᱚᱜᱚ ᱟᱲᱟᱝ ᱠᱟᱱᱟ ᱟᱨ ᱱᱤᱭᱟᱹ ᱛᱮᱜᱮ ᱟᱵᱚ ᱪᱮᱫ ᱠᱟᱛᱮᱫ ᱞᱟᱦᱟ ᱥᱮᱫ ᱵᱚᱱ ᱪᱟᱞᱟᱣ ᱫᱟᱲᱮᱭᱟᱜᱼᱟ ᱱᱚᱜᱼᱚᱭ ᱱᱚᱰᱮ ᱦᱚᱸ ᱱᱩᱭ ᱦᱚᱸ ᱚᱞ ᱠᱟᱫᱟ ᱚᱞ ᱪᱤᱠᱤ ᱛᱮᱜᱮ ᱵᱟᱹᱵᱽᱞᱩ ᱴᱩᱰᱩ ᱦᱚᱸ ᱚᱞ ᱪᱤᱠᱤ ᱛᱚᱵᱮ ᱧᱮᱞ ᱠᱮᱫᱟ ᱵᱚᱱ ᱚᱞ ᱪᱤᱠᱤ ᱪᱮᱫ ᱞᱮᱠᱟ ᱟᱵᱚᱣᱟᱜ ᱥᱟᱹᱨᱤ ᱵᱷᱟᱥᱟ ᱥᱟᱹᱨᱤ ᱠᱟᱱᱟ ᱥᱮ ᱵᱟᱝ ᱠᱟᱱᱟ ᱮᱲᱮ ᱠᱟᱛᱷᱟ ᱫᱚ ᱵᱟᱝ ᱠᱟᱱᱟ ᱱᱚᱜᱼᱚᱭ ᱛᱟᱵᱚᱱ ᱟᱨ ᱟᱭᱢᱟ ᱡᱟᱭᱜᱟ ᱱᱤᱛᱚᱝ ᱚᱞᱚᱜ ᱠᱟᱱᱟ ᱦᱟᱸᱜ ᱟᱨ ᱵᱟᱹᱭ ᱵᱟᱹᱭ ᱛᱮᱵᱚᱱ ᱪᱮᱫᱚᱜ ᱠᱟᱱᱟ ᱦᱟᱸᱜ ᱟᱨ ᱟᱹᱰᱤ ᱞᱚᱜᱚᱱ ᱱᱚᱣᱟ ᱮᱱᱛᱮᱫ ᱢᱤᱫ ᱵᱚᱪᱷᱚᱨ ᱥᱟᱨᱮᱡ ᱠᱟᱱ ᱱᱚᱣᱟ ᱨᱮ ᱚᱞ ᱪᱤᱠᱤ ᱢᱤᱥᱚᱱ ᱫᱩ ᱦᱟᱡᱟᱨ ᱯᱚᱸᱪᱤᱥ ᱵᱚᱱ ᱠᱟᱹᱢᱤ ᱢᱟ ᱤᱧᱟᱹᱜ ᱦᱚᱸ ᱯᱷᱟᱭᱫᱟ ᱦᱩᱭᱩᱜᱼᱟ ᱟᱯᱮᱭᱟᱜ ᱦᱚᱸ ᱯᱷᱟᱭᱫᱟ ᱦᱩᱭᱩᱜᱼᱟ ᱫᱤᱥᱚᱢ ᱨᱮᱦᱚᱸ ᱯᱷᱟᱭᱫᱟ ᱦᱩᱭᱩᱜ ᱛᱟᱵᱚᱱᱟ ᱡᱟᱱᱮ ᱠᱤ ᱟᱵᱚ ᱥᱟᱱᱛᱟᱲ ᱥᱚᱢᱟᱡᱽ ᱨᱮᱱ ᱦᱚᱲ ᱠᱚᱣᱟᱜ ᱜᱮ ᱯᱷᱟᱭᱫᱟ ᱦᱩᱭᱩᱜᱼᱟ ᱤᱧᱟᱹᱜ ᱱᱤᱡᱮᱨ ᱢᱚᱛᱚ ᱫᱚ ᱵᱟᱝ ᱦᱩᱭᱩᱜᱼᱟ ᱛᱳ ᱢᱟ ᱚᱱᱠᱟ ᱤᱧᱟᱹᱜ ᱩᱫᱩᱜ ᱨᱮᱱᱟᱜ ᱩᱫᱽᱫᱮᱥ ᱛᱟᱦᱮᱸ ᱠᱟᱱᱟ ᱚᱞ ᱪᱤᱠᱤ ᱡᱟᱦᱟᱸᱭ ᱠᱚᱯᱮ ᱟᱹᱲᱤᱥᱟᱜ ᱠᱟᱱᱟ ᱛᱳ ᱩᱱᱠᱩ ᱠᱚ ᱞᱟᱹᱜᱤᱫ ᱫᱚ ᱱᱤᱭᱟᱹ ᱜᱮ ᱟᱯᱮ ᱵᱟᱯᱮ ᱠᱩᱥᱤᱭᱟᱜᱼᱟ ᱛᱳ ᱟᱯᱮ ᱠᱚᱨᱮᱱ ᱜᱤᱫᱽᱨᱟᱹ ᱯᱤᱫᱽᱨᱟᱹ ᱚᱞ ᱯᱟᱲᱦᱟᱣ ᱦᱚᱪᱚ ᱠᱚᱯᱮ ᱦᱤᱡᱩᱜ ᱠᱟᱱ ᱡᱩᱜᱽ ᱨᱮ